ᱴᱷᱤᱠ ᱚᱱᱟ ᱥᱟᱢᱟᱥᱤᱭᱟ ᱛᱚ ᱠᱟᱛᱷᱟᱧ ᱨᱚᱲ ᱞᱟᱹᱜᱤᱫ ᱟᱨ ᱱᱤᱭᱟᱹ ᱠᱟᱛᱷᱟ ᱵᱩᱡᱷᱟᱹᱣ ᱥᱮ ᱵᱟᱵᱚ ᱵᱩᱡᱷᱟᱹᱣᱟ ᱚᱱᱟ ᱫᱚ ᱚᱠᱚᱭ ᱵᱟᱲᱟᱭ ᱪᱚ ᱚᱱᱟ ᱟᱯᱮ ᱯᱮ ᱵᱟᱲᱟᱭᱟ ᱟᱨ ᱧᱮᱞᱚᱜ ᱠᱟᱱᱟ ᱱᱤᱛᱚᱜ ᱟᱵᱚ ᱥᱚᱢᱟᱡᱽ ᱨᱮ ᱱᱤᱛᱚᱜ ᱟᱞᱮ ᱟᱛᱳ ᱥᱮ ᱟᱨ ᱠᱚ ᱟᱛᱳ ᱥᱮ ᱟᱨ ᱠᱚ ᱟᱛᱳ ᱨᱮ ᱡᱤᱛᱱᱟ ᱵᱷᱤ ᱟᱵᱚ ᱥᱟᱱᱛᱟᱲ ᱥᱚᱢᱟᱡᱽ ᱨᱮ ᱥᱮ ᱟᱹᱫᱤᱵᱟᱹᱥᱤ ᱥᱚᱢᱟᱡᱽ ᱨᱮ ᱦᱚᱲ ᱟᱛᱳ ᱦᱮᱱᱟᱜᱼᱟ ᱥᱮ ᱟᱹᱫᱤᱵᱟᱹᱥᱤ ᱟᱛᱳ ᱢᱮᱱᱟᱜᱼᱟ ᱡᱚᱛᱚ ᱟᱹᱫᱤᱵᱟᱹᱥᱤ ᱟᱛᱳ ᱨᱮ ᱢᱤᱫᱴᱮᱱ ᱥᱟᱢᱟᱥᱤᱭᱟ ᱢᱮᱱᱟᱜᱼᱟ ᱥᱚᱢᱚᱥᱥᱟ ᱱᱤᱭᱟᱹ ᱪᱮᱫ ᱠᱟᱱᱟ ᱵᱚᱞᱮ ᱛᱮᱦᱮᱧ ᱵᱟᱡᱽᱨᱚᱝ ᱫᱚᱞ ᱨᱮ ᱵᱚᱞᱮ ᱟᱞᱮ ᱟᱛᱳ ᱨᱮ ᱦᱟᱨ ᱮᱠ ᱯᱳᱞ ᱨᱮ ᱵᱤᱡᱽᱞᱤ ᱯᱳᱞ ᱨᱮ ᱩᱱᱠᱩ ᱵᱟᱡᱽᱨᱚᱝ ᱫᱚᱞ ᱟᱜ ᱡᱷᱮᱱᱰᱟ ᱠᱚ ᱛᱚᱞ ᱠᱮᱫᱟ ᱦᱟᱨ ᱮᱠ ᱟᱛᱳ ᱨᱮ ᱦᱟᱨ ᱮᱠ ᱟᱛᱳ ᱨᱮ ᱞᱮᱠᱤᱱ ᱩᱱᱠᱩ ᱡᱮ ᱠᱚ ᱛᱚᱞ ᱠᱮᱫ ᱩᱱᱠᱩᱣᱟᱜ ᱪᱮᱫ ᱚᱣᱠᱟᱛ ᱛᱚᱞᱟᱭ ᱩᱱᱠᱩᱣᱟᱜ ᱫᱚ ᱪᱮᱫ ᱚᱣᱠᱟᱛ ᱦᱚᱸ ᱵᱟᱹᱱᱩᱜᱼᱟ ᱛᱚᱞ ᱞᱟᱹᱜᱤᱫ ᱱᱤᱭᱟᱹ ᱠᱟᱛᱷᱟ ᱪᱮᱫᱟᱜ ᱪᱮᱫᱟᱜ ᱤᱧ ᱢᱮᱱᱫᱟ ᱪᱮᱫᱟᱜ ᱟᱵᱚ ᱟᱹᱛᱩ ᱨᱮ ᱥᱮ ᱟᱨ ᱠᱚ ᱟᱹᱛᱩ ᱨᱮ ᱥᱟᱯᱳᱨᱴᱟᱨ ᱦᱮᱱᱟᱜ ᱠᱚᱣᱟ ᱛᱚᱵᱮ ᱟᱹᱱᱤᱡ ᱠᱚ ᱛᱚᱞ ᱫᱟ ᱵᱟᱠᱷᱟᱡ ᱢᱤᱫᱴᱮᱱ ᱟᱯᱮ ᱧᱮᱞ ᱫᱟᱲᱮᱭᱟᱜ ᱠᱟᱱ ᱜᱮᱭᱟ ᱱᱤᱭᱟᱹ ᱵᱷᱤᱰᱭᱳ ᱧᱮᱞ ᱯᱮ ᱤᱭᱟᱹ ᱪᱟᱞᱟᱜ ᱠᱟᱱ ᱡᱚᱦᱚᱜ ᱱᱤᱭᱟᱹ ᱚᱱᱟ ᱡᱚᱦᱚᱜ ᱟᱹᱛᱩ ᱨᱮᱱᱟᱜ ᱤᱭᱟᱹ ᱡᱷᱟᱱᱰᱟ ᱢᱮᱱᱟᱜᱼᱟ ᱯᱳᱞ ᱠᱷᱩᱱᱴᱤ ᱠᱚ ᱛᱚᱞ ᱠᱟᱜ ᱱᱤᱭᱟᱹ ᱟᱞᱮ ᱟᱹᱛᱩ ᱨᱮᱱᱟᱜ ᱠᱟᱱᱟ ᱯᱩᱨᱟᱹ ᱢᱮᱱᱟᱜᱼᱟ ᱱᱚᱰᱮ ᱥᱩᱨᱩ ᱠᱷᱚᱡ ᱢᱩᱪᱟᱹᱫ ᱦᱟᱹᱵᱤᱡ ᱢᱮᱱᱟᱜᱼᱟ ᱥᱮ ᱟᱨ ᱠᱚ ᱟᱛᱳ ᱨᱮᱦᱚᱸ ᱯᱟᱛᱟᱧ ᱞᱟᱜᱟᱣ ᱠᱮᱫᱟ ᱟᱨ ᱠᱚ ᱟᱛᱳ ᱨᱮᱦᱚᱸ ᱱᱤᱝᱠᱟ ᱠᱚ ᱛᱚᱞ ᱵᱟᱲᱟᱣ ᱠᱟᱫᱟ ᱯᱳᱞ ᱠᱷᱩᱱᱴᱤ ᱨᱮ ᱱᱤᱭᱟᱹ ᱢᱟ ᱟᱨ ᱮᱥ ᱵᱟᱞᱟ ᱢᱟ ᱟᱨ ᱥᱮ ᱱᱩᱠᱩ ᱵᱟᱡᱽᱨᱚᱝ ᱫᱚᱞ ᱢᱟ ᱟᱵᱚ ᱟᱹᱫᱤᱵᱟᱹᱥᱤ ᱠᱚ ᱦᱤᱱᱫᱩ ᱠᱚ ᱵᱮᱱᱟᱣᱮᱫ ᱵᱚᱱᱟ ᱞᱮᱠᱤᱱ ᱟᱵᱚ ᱟᱹᱫᱤᱵᱟᱹᱥᱤ ᱠᱚᱲᱟ ᱠᱚ ᱟᱭᱳ ᱵᱟᱵᱟ ᱠᱚ ᱥᱚᱢᱟᱡᱽ ᱨᱮᱱ ᱢᱟᱹᱡᱷᱤ ᱯᱟᱨᱟᱱᱤᱠ ᱢᱟᱹᱡᱷᱤ ᱩᱱᱠᱩ ᱦᱚᱸ ᱟᱠᱚ ᱵᱟᱠᱚ ᱨᱚᱲ ᱫᱟᱲᱮᱭᱟᱜ ᱠᱟᱱᱟ ᱪᱮᱫ ᱦᱚᱸ ᱪᱮᱫᱟᱜ ᱟᱵᱚ ᱦᱤᱱᱫᱩ ᱵᱟᱝ ᱠᱟᱱᱟ ᱵᱚᱱ ᱡᱚᱵᱚᱨ ᱡᱚᱥᱛᱤ ᱟᱵᱚ ᱦᱤᱱᱫᱩ ᱠᱚ ᱵᱮᱱᱟᱣᱮᱫ ᱵᱚᱱᱟ ᱵᱟᱡᱽᱨᱚᱝ ᱫᱚᱞ ᱨᱮᱱᱟᱜ ᱢᱚᱛᱞᱚᱵ ᱪᱮᱫ ᱠᱟᱱᱟ ᱵᱚᱞᱮ ᱚᱱᱟ ᱡᱷᱟᱱᱰᱟ ᱛᱚᱞ ᱨᱮᱱᱟᱜ ᱪᱮᱫ ᱢᱚᱛᱞᱚᱵ ᱠᱟᱱᱟ ᱠᱩᱞᱦᱤ ᱨᱮ ᱦᱮᱸ ᱟᱨ ᱛᱚᱞ ᱠᱷᱟᱱ ᱫᱚ ᱛᱚᱞ ᱢᱮ ᱵᱟᱹᱧ ᱢᱟᱱᱟᱭᱮᱫ ᱢᱮᱭᱟ ᱚᱠᱟᱴᱟᱜ ᱟᱢ ᱡᱩᱞᱩᱥ ᱮᱢ ᱛᱩᱫᱟ ᱚᱠᱟ ᱚᱠᱟ ᱫᱚ ᱟᱢᱟᱜ ᱤᱭᱟᱹ ᱪᱮᱫ ᱰᱟᱦᱟᱨ ᱢᱮᱱᱟᱜᱼᱟ ᱚᱱᱟ ᱚᱱᱟ ᱰᱟᱦᱟᱨ ᱰᱟᱦᱟᱨ ᱛᱮ ᱛᱚᱞ ᱢᱮ ᱟᱢ ᱪᱮᱫᱟᱜ ᱦᱚᱲ ᱟᱛᱳ ᱨᱮᱢ ᱛᱚᱞ ᱮᱫᱟ ᱟᱨ ᱩᱱᱠᱩ ᱫᱚ ᱵᱚᱞᱮ ᱠᱳᱭ ᱢᱟᱡᱟᱞ ᱵᱟᱹᱱᱩᱜ ᱛᱟᱠᱚᱣᱟ ᱛᱚᱞ ᱨᱮᱜᱮ ᱟᱵᱚ ᱟᱵᱚ ᱦᱚᱲ ᱟᱵᱚ ᱦᱚᱲ ᱜᱮᱠᱚ ᱛᱚᱞ ᱦᱚᱪᱚᱭᱮᱫ ᱠᱚᱣᱟ ᱢᱟ ᱛᱚᱞ ᱯᱮ ᱪᱮᱫᱟᱜ ᱤᱧ ᱟᱞᱮ ᱟᱹᱛᱩ ᱨᱮᱭᱟᱜ ᱤᱧ ᱜᱟᱞᱢᱟᱨᱟᱣᱫᱟ ᱟᱞᱮ ᱟᱹᱛᱩ ᱨᱮᱭᱟᱜ ᱤᱧ ᱜᱟᱞᱢᱟᱨᱟᱣᱫᱟ ᱢᱤᱫ ᱵᱟᱨ ᱦᱚᱲ ᱠᱚᱲᱟᱧ ᱢᱮᱛᱟᱫ ᱠᱚᱣᱟ ᱦᱮᱸᱫᱟᱭᱟ ᱱᱤᱭᱟᱹ ᱪᱮᱫ ᱠᱚ ᱛᱚᱞᱫᱟ ᱱᱤᱭᱟᱹ ᱫᱚ ᱦᱟᱱᱠᱟ ᱱᱤᱝᱠᱟ ᱟᱵᱚ ᱟᱵᱚ ᱥᱳᱵᱷᱟ ᱵᱟᱝ ᱟᱹᱭᱠᱟᱹᱜ ᱠᱟᱱᱟ ᱴᱷᱤᱠ ᱴᱷᱤᱠ ᱴᱷᱤᱠ ᱴᱷᱤᱠ ᱞᱮᱠᱤᱱ ᱪᱮᱫ ᱮᱢ ᱢᱮᱱᱟ ᱛᱚᱞ ᱦᱚᱲᱮ ᱛᱚᱞ ᱦᱚᱪᱚᱣᱟᱱ ᱜᱮᱭᱟ ᱪᱤᱠᱟᱹᱭᱮᱭᱟ ᱦᱮᱸᱜᱼᱮ ᱱᱤᱭᱟᱹ ᱠᱟᱱ ᱜᱮᱭᱟ ᱟᱵᱚᱣᱟᱜ ᱥᱤᱠᱠᱷᱤᱛ ᱫᱚ ᱵᱮᱼᱥᱤᱠᱠᱷᱤᱛ ᱫᱚ ᱟᱢ ᱢᱤᱫᱴᱮᱡ ᱮᱠᱡᱟᱢᱯᱮᱞ ᱤᱧ ᱮᱢᱟᱯᱮ ᱠᱟᱱᱟ ᱢᱤᱫᱴᱮᱱ ᱱᱤᱭᱟᱹ ᱱᱤᱭᱟᱹ ᱢᱩᱥᱞᱟᱹ ᱟᱛᱳ ᱨᱮ ᱢᱟᱥᱮ ᱱᱤᱭᱟᱹ ᱩᱱᱠᱩ ᱢᱮᱛᱟ ᱠᱚ ᱤᱭᱟᱹ ᱦᱤᱱᱫᱩ ᱫᱚᱞ ᱨᱮᱱ ᱥᱮ ᱱᱤᱭᱟᱹ ᱵᱟᱡᱽᱨᱚᱝ ᱫᱚᱞ ᱨᱮᱱ ᱤᱭᱟᱹ ᱢᱩᱥᱞᱟᱹᱣᱟᱜ ᱤᱭᱟᱹ ᱞᱟᱦᱟ ᱨᱮᱠᱚ ᱛᱚᱞ ᱵᱟᱠᱚ ᱛᱚᱞ ᱫᱟᱲᱮᱭᱟᱜᱼᱟ ᱥᱮ ᱢᱩᱥᱞᱟᱹ ᱟᱛᱳ ᱨᱮᱠᱚ ᱛᱚᱞ ᱵᱟᱠᱚ ᱛᱚᱞ ᱫᱟᱲᱮᱭᱟᱜᱼᱟ ᱚᱱᱟ ᱡᱷᱟᱱᱰᱟ

ᱱᱤᱛᱚᱜ ᱤᱧ ᱢᱤᱫ ᱵᱟᱨ ᱠᱩᱲᱤ ᱟᱛᱳ ᱨᱮ ᱟᱛᱳ ᱨᱮᱱᱟᱜ ᱠᱟᱛᱷᱟᱧ ᱞᱟᱹᱭᱮᱫᱟ ᱟᱛᱳ ᱨᱮ ᱢᱤᱫ ᱵᱟᱨ ᱠᱚᱲᱟ ᱠᱚᱧ ᱠᱩᱞᱤ ᱠᱮᱫ ᱠᱚᱣᱟ ᱡᱚᱛᱚ ᱩᱱᱠᱩ ᱥᱟᱯᱳᱨᱴ ᱮᱢ ᱪᱤᱠᱟᱹᱭᱮᱭᱟ ᱚᱱᱠᱟ ᱫᱚ ᱪᱤᱠᱟᱹᱭᱮᱭᱟ ᱛᱚᱞ ᱠᱷᱟᱱ ᱫᱚ ᱵᱟᱥ ᱤᱱᱟᱹ ᱠᱟᱱ ᱜᱮᱭᱟ ᱞᱮᱠᱤᱱ ᱱᱤᱭᱟᱹ ᱱᱤᱛᱚᱜ ᱢᱟᱱᱞᱮᱭᱟ ᱡᱮ ᱱᱤᱝᱠᱟ ᱛᱮ ᱛᱟᱵ ᱦᱤᱡᱩᱜᱼᱟ ᱡᱚᱛᱚ ᱦᱚᱲ ᱠᱚ ᱵᱟᱲᱟᱭᱟ ᱱᱩᱠᱩ ᱫᱚᱠᱚ ᱦᱤᱱᱫᱩ ᱠᱟᱱᱟ ᱟᱨ ᱟᱵᱚ ᱥᱚᱝᱵᱤᱫᱷᱟᱱ ᱨᱮ ᱚᱞ ᱠᱟᱱᱟ ᱵᱚᱞᱮ ᱟᱵᱚ ᱦᱤᱱᱫᱩ ᱵᱟᱝ ᱠᱟᱱᱟ ᱵᱚᱱ ᱟᱹᱫᱤᱵᱟᱹᱥᱤ ᱦᱤᱱᱫᱩ ᱵᱟᱝ ᱠᱟᱱᱟ ᱠᱚ ᱠᱟᱱ ᱵᱟᱝ ᱠᱟᱱᱟ ᱵᱚᱱ ᱞᱮᱠᱤᱱ ᱟᱵᱚ ᱡᱚᱵᱚᱨ ᱡᱟᱥᱛᱤ ᱦᱤᱱᱫᱩ ᱠᱚ ᱵᱮᱱᱟᱣᱮᱫ ᱵᱚᱱᱟ ᱪᱮᱫ ᱮ ᱵᱮᱱᱟᱣ ᱢᱮᱭᱟ ᱩᱱᱤ ᱫᱚ ᱟᱢ ᱠᱷᱩᱫ ᱮᱢ ᱵᱮᱱᱟᱜ ᱠᱟᱱᱟ ᱦᱤᱱᱫᱩ ᱢᱟ ᱟᱨ ᱢᱤᱫ ᱵᱟᱨ ᱦᱚᱲ ᱠᱚ ᱢᱮᱱᱟ ᱵᱚᱞᱮ ᱟᱢ ᱱᱤᱝᱠᱟᱱ ᱥᱟᱶᱟᱞ ᱪᱮᱫᱟᱜ ᱮᱢ ᱨᱚᱲ ᱫᱟ ᱥᱮ ᱪᱮᱫᱟᱜ ᱦᱟᱱᱠᱟ ᱱᱤᱝᱠᱟᱢ ᱥᱟᱶᱟᱞ ᱫᱟ ᱠᱷᱟᱞᱤ ᱦᱚᱲᱮᱢ ᱡᱷᱟᱜᱽᱲᱟ ᱦᱚᱪᱚᱭᱮᱫ ᱠᱚᱣᱟ ᱦᱚᱲ ᱡᱷᱟᱜᱽᱲᱟ ᱨᱮᱱᱟᱜ ᱢᱚᱛᱞᱚᱵ ᱫᱚ ᱵᱟᱝ ᱡᱮ ᱵᱚᱞᱮ ᱥᱚᱝᱵᱤᱫᱷᱟᱱ ᱨᱮ ᱚᱞ ᱢᱮᱱᱟᱜ ᱚᱱᱟ ᱚᱱᱩᱥᱟᱨ ᱛᱮᱜᱮᱧ ᱨᱚᱲ ᱫᱟ ᱤᱧ ᱦᱚᱸ ᱪᱮᱫᱟᱜ ᱛᱚᱵᱮ ᱟᱵᱚ ᱡᱚᱲᱚ ᱦᱮᱱᱟᱜ ᱛᱟᱵᱚᱱᱟ ᱵᱚᱞᱮ ᱥᱚᱝᱵᱤᱫᱷᱟᱱ ᱨᱮ ᱚᱱᱟ ᱥᱚᱝᱵᱤᱫᱷᱟᱱ ᱚᱱᱩᱥᱟᱨ ᱠᱟᱛᱮ ᱜᱤᱧ ᱨᱚᱲ ᱮᱫᱟ ᱵᱟᱠᱷᱟᱡ ᱤᱧ ᱫᱚ ᱨᱚᱲ ᱨᱮᱱᱟᱜ ᱤᱧ ᱦᱚᱸᱠ ᱪᱮᱫ ᱢᱮᱱᱟᱜ ᱛᱤᱧᱟᱹ ᱦᱚᱸᱠ ᱦᱮᱱᱟᱜ ᱤᱥ ᱞᱤᱭᱮ ᱢᱮᱱᱟᱜ ᱛᱤᱧᱟᱹ ᱡᱮ ᱥᱚᱝᱵᱤᱫᱷᱟᱱ ᱨᱮ ᱢᱮᱱᱟᱜᱼᱟ ᱚᱱᱟ ᱤᱥ ᱞᱤᱭᱮ ᱜᱤᱧ ᱨᱚᱲ ᱮᱫᱟ ᱤᱧ ᱫᱚ ᱤᱧ ᱱᱤᱭᱟᱹ ᱜᱮ ᱟᱵᱮᱱ ᱵᱚᱭᱦᱟᱧ ᱢᱮᱛᱟᱣᱟᱯᱮᱧ ᱠᱩᱥᱤᱥᱟ ᱵᱚᱞᱮ ᱟᱯᱮ ᱱᱤᱭᱟᱹ ᱡᱚ ᱵᱷᱟᱜᱚᱣᱟ ᱡᱷᱮᱱᱰᱟ ᱢᱮᱱᱟᱜᱼᱟ ᱱᱤᱭᱟᱹ ᱫᱚ ᱟᱞᱚᱯᱮ ᱛᱚᱞ ᱦᱚᱪᱚᱭᱟ ᱠᱩᱞᱦᱤ ᱨᱮ ᱟᱨ ᱤᱭᱟᱹ ᱚᱠᱟ ᱠᱚᱨᱮ ᱢᱮᱱᱟᱜ ᱛᱟᱢᱟ ᱤᱭᱟᱹ ᱦᱟᱹᱞᱩᱢᱟᱱᱟᱜ ᱡᱷᱟᱱᱰᱟ ᱠᱚ ᱨᱟᱪᱟ ᱠᱚᱨᱮ ᱵᱤᱫ ᱠᱟᱜ ᱠᱚ ᱪᱤᱠᱟ ᱠᱟᱜ ᱠᱚ ᱠᱚ ᱢᱟᱱᱟᱣ ᱮᱫᱟ ᱦᱤᱱᱫᱩ ᱫᱷᱚᱨᱚᱢ ᱮᱱᱛᱮ ᱵᱟᱭ ᱵᱤᱫ ᱜᱮᱭᱟ ᱟᱵᱚ ᱟᱹᱫᱤᱵᱟᱹᱥᱤ ᱦᱚᱲ ᱦᱚᱸ ᱞᱮᱠᱤᱱ ᱪᱮᱫ ᱵᱟᱝ ᱮᱢ ᱢᱮᱛᱟᱭᱟ ᱚᱠᱚᱭ ᱫᱚ ᱪᱮᱫ ᱮᱢ ᱢᱮᱛᱟᱭᱟ ᱟᱹᱫᱤᱵᱟᱹᱥᱤ ᱠᱟᱱᱟ ᱠᱚ ᱠᱷᱩᱫ ᱟᱹᱫᱤᱵᱟᱹᱥᱤ ᱠᱟᱱᱟ ᱞᱮᱠᱤᱱ ᱟᱵᱚ ᱜᱮ ᱦᱤᱱᱫᱩ ᱵᱚᱱ ᱠᱟᱦᱞᱟᱜ ᱠᱟᱱᱟ ᱩᱱᱠᱩᱣᱟᱜ ᱫᱚ ᱡᱳ ᱵᱟᱡᱽᱨᱚᱝ ᱫᱚᱞ ᱨᱮᱱᱟᱜ ᱡᱳ ᱥᱚᱝᱜᱚᱴᱷᱚᱱ ᱦᱮᱱᱟᱜ ᱠᱚ ᱩᱱᱠᱩ ᱫᱚ ᱵᱟᱠᱚ ᱩᱱᱠᱩ ᱫᱚᱠᱚ ᱴᱷᱤᱠ ᱜᱮᱭᱟ ᱟᱠᱚᱣᱟᱜ ᱡᱟᱭᱜᱟ ᱨᱮ ᱟᱵᱚ ᱦᱚᱲ ᱵᱚᱱ ᱵᱟᱹᱲᱤᱡ ᱮᱫᱟ ᱵᱟᱠᱚ ᱢᱮᱱ ᱠᱟᱫᱟ ᱵᱚᱞᱮ ᱟᱵᱚ ᱦᱤᱱᱫᱩ ᱠᱚ ᱤᱭᱟᱹ ᱟᱹᱫᱤᱵᱟᱹᱥᱤ ᱠᱟ ᱫᱩᱥᱢᱟᱱ ᱟᱹᱫᱤᱵᱟᱹᱥᱤ ᱦᱤ ᱦᱮ ᱥᱟᱹᱦᱤ ᱠᱟᱛᱷᱟ ᱠᱚ ᱢᱮᱱ ᱠᱟᱫᱟ ᱩᱱᱠᱩ ᱫᱚ ᱵᱟᱹᱲᱤᱡ ᱫᱚ ᱵᱟᱝ ᱞᱮᱠᱤᱱ ᱟᱵᱚ ᱦᱚᱲ ᱛᱤ ᱨᱮᱵᱚᱱ ᱵᱩᱡᱷᱟᱹᱣᱟ ᱛᱤᱨᱮ ᱟᱜᱮ ᱵᱚᱱ ᱯᱟᱲᱦᱟᱣᱟ ᱯᱟᱲᱦᱟᱣ ᱞᱤᱠᱷᱟᱹᱣ ᱠᱟᱛᱮᱫ ᱥᱤᱪᱪᱷᱤᱛ ᱜᱮ ᱵᱟᱝ ᱦᱮᱸᱜᱼᱮ ᱱᱤᱭᱟᱹ ᱧᱮᱞ ᱯᱮ ᱢᱤᱫᱴᱮᱱ ᱪᱟᱹᱠᱨᱤ ᱨᱮ ᱧᱮᱞ ᱯᱮ ᱪᱮᱫ ᱚᱞ ᱠᱟᱱᱟ ᱯᱩᱨᱟᱹ ᱱᱟᱥᱮᱭᱟᱜ ᱵᱷᱤᱰᱤᱭᱳ ᱛᱤᱸᱜᱩ ᱛᱤᱸᱜᱩ ᱛᱮ ᱱᱤᱭᱟᱹ ᱯᱟᱲᱦᱟᱣ ᱯᱮ ᱪᱮᱫ ᱚᱞ ᱠᱟᱱᱟ ᱥᱠᱨᱤᱱ ᱨᱮ ᱢᱮᱱᱟᱜᱼᱟ ᱧᱮᱞ ᱯᱮ ᱱᱟᱥᱮᱭᱟᱜ ᱯᱟᱲᱦᱟᱣ ᱠᱟᱛᱮ ᱧᱮᱞ ᱯᱮ ᱪᱮᱫ ᱚᱞ ᱠᱟᱱᱟ ᱛᱚᱵᱮ ᱵᱩᱡᱷᱟᱹᱣᱟ ᱱᱟᱥᱮᱭᱟᱜ ᱟᱨ ᱟᱯᱮ ᱵᱚᱭᱦᱟᱧ ᱠᱩᱞᱤ ᱢᱮᱛᱟ ᱯᱮ ᱠᱟᱱᱟ ᱱᱟᱥᱮᱭᱟᱜ ᱦᱩᱥᱤᱭᱟᱹᱨᱚᱜ ᱯᱮ ᱯᱟᱲᱦᱟᱣ ᱞᱮᱠᱷᱟᱱ ᱦᱮᱱᱟᱜ ᱯᱮᱭᱟ ᱱᱟᱥᱮᱭᱟᱜ ᱚᱱᱟ ᱫᱟᱹᱲᱚᱜ ᱛᱟᱯᱮ ᱫᱤᱢᱟᱜᱽ ᱞᱮᱠᱤᱱ ᱱᱤᱭᱟᱹ ᱫᱤᱢᱟᱜᱽ ᱫᱚ ᱚᱠᱚᱭ ᱚᱠᱚᱭ ᱵᱟᱠᱚ ᱫᱟᱹᱲᱚᱜᱼᱟ ᱪᱟᱞᱟᱣ ᱦᱚᱪᱚᱣᱟᱱ ᱜᱮ ᱪᱟᱞᱟᱣ ᱦᱚᱪᱚᱣᱟᱱ ᱜᱮ ᱟᱨᱮ ᱮᱭᱥᱮ ᱫᱚ ᱪᱮᱠᱟ ᱦᱩᱭᱩᱜᱼᱟ ᱟᱵᱚ ᱠᱚᱨᱮᱱ ᱡᱚᱠᱚ ᱜᱚᱡ ᱪᱟᱞᱟᱣᱮᱱ ᱟᱵᱚ ᱠᱚᱨᱮᱱ ᱛᱮᱞᱠᱟ ᱢᱟᱹᱡᱷᱤ ᱵᱤᱫᱩ ᱪᱟᱱᱫᱟᱱ ᱵᱤᱨᱥᱟ ᱢᱩᱱᱰᱟ ᱥᱮ ᱱᱩᱠᱩ ᱯᱷᱟᱹᱞᱛᱩ ᱨᱮᱱᱟᱜ ᱠᱚ ᱜᱚᱡ ᱪᱟᱵᱟ ᱪᱟᱞᱟᱣᱮᱱᱟ ᱥᱮ ᱩᱱᱠᱩ ᱠᱚ ᱥᱟᱹᱦᱤᱛ ᱪᱟᱞᱟᱣᱮᱱᱟ ᱯᱷᱟᱹᱞᱛᱩ ᱨᱮᱱᱟᱜ ᱡᱟᱱ ᱠᱚ ᱟᱞᱟᱭ ᱠᱮᱫᱟ ᱟᱵᱚ ᱦᱚᱲ ᱵᱟᱵᱚᱱ ᱦᱩᱥᱭᱟᱹᱨᱚᱜ ᱠᱟᱱᱟ ᱩᱱᱠᱩ ᱢᱟᱠᱚ ᱡᱟᱱ ᱩᱱᱠᱩ ᱢᱟᱠᱚ ᱟᱱᱯᱚᱲ ᱠᱚ ᱛᱟᱦᱮᱸ ᱠᱟᱱ ᱟᱱᱯᱚᱲ ᱞᱟᱹᱜᱤᱫ ᱛᱮ ᱩᱱᱠᱩ ᱧᱮᱞ ᱢᱮ ᱱᱩᱱᱟᱹᱜ ᱠᱚ ᱵᱚᱞᱤᱫᱟᱱ ᱠᱚ ᱮᱢ ᱠᱮᱫᱟ ᱟᱨ ᱟᱵᱚ ᱪᱮᱫ ᱵᱚᱱ ᱪᱤᱠᱟᱹᱭᱮᱫᱟ ᱯᱟᱲᱦᱟᱣ ᱞᱤᱠᱷᱟᱹᱣ ᱠᱟᱛᱮ ᱡᱳ ᱵᱟᱵᱟ ᱥᱟᱝ ᱵᱟᱵᱟ ᱥᱟᱦᱮᱵᱽ ᱟᱢᱵᱮᱫᱽᱠᱟᱨ ᱟᱵᱚ ᱞᱟᱹᱜᱤᱫ ᱮ ᱡᱳᱲᱳᱭ ᱮᱢ ᱦᱚᱴᱚ ᱠᱟᱫᱟ ᱫᱷᱚᱨᱚᱢ ᱡᱩᱲᱤ ᱮᱢ ᱦᱚᱴᱚ ᱠᱟᱫᱟ ᱡᱚᱛᱚ ᱞᱮᱠᱟᱱᱟᱜ ᱛᱮ ᱥᱩᱵᱤᱫᱷᱟ ᱮᱢ ᱦᱚᱴᱚᱣᱟᱜ ᱠᱚ ᱞᱮᱠᱤᱱ ᱚᱱᱟᱜᱮ ᱟᱵᱚ ᱟᱵᱚ ᱵᱟᱵᱚ ᱦᱟᱢᱮᱴ ᱵᱚᱱ ᱢᱮᱱᱫᱟ ᱱᱤᱭᱟᱹ ᱵᱷᱤᱰᱤᱭᱳ ᱠᱩᱪ ᱦᱚᱲ ᱠᱚ ᱧᱮᱞ ᱠᱷᱟᱱ ᱠᱚ ᱟᱥᱠᱮᱛᱚᱜᱼᱟ ᱨᱟᱸᱜᱟᱣ ᱟᱠᱚ ᱦᱟᱱᱠᱟᱜ ᱟᱠᱚ ᱱᱤᱝᱠᱟᱜ ᱟᱠᱚ ᱞᱮᱠᱤᱱ ᱪᱮᱫ ᱮᱢ ᱢᱮᱛᱟᱭᱟ ᱚᱠᱚᱭ ᱪᱮᱫ ᱮᱢ ᱢᱮᱛᱟᱭᱟ ᱤᱧ ᱫᱚ ᱠᱷᱟᱹᱞᱤ ᱨᱚᱲ ᱜᱤᱧ ᱢᱚᱱᱮ ᱤᱭᱟᱹ ᱨᱚᱲ ᱜᱤᱧ ᱵᱟᱲᱟᱭᱟ ᱵᱟᱹᱠᱤ ᱵᱟᱫ ᱟᱯᱮ ᱦᱚᱲ ᱯᱮ ᱵᱟᱲᱟᱭᱟ ᱤᱧ ᱫᱚ ᱱᱤᱭᱟᱹ ᱯᱮ ᱧᱮᱞᱮᱫ ᱠᱟᱱ ᱜᱮᱭᱟ ᱡᱷᱟᱱᱰᱟ ᱵᱚᱞᱮ ᱯᱩᱨᱟᱹ ᱟᱛᱳ ᱨᱮᱠᱚ ᱛᱚᱞ ᱤᱫᱤ ᱟᱠᱟᱫᱟ ᱚᱱᱟᱛᱮ ᱱᱤᱭᱟᱹ ᱵᱷᱤᱰᱤᱭᱳᱧ ᱵᱮᱱᱟᱣ ᱠᱟᱱᱟ ᱤᱧ ᱫᱚ ᱟᱫᱚ ᱟᱹᱫᱤᱵᱟᱹᱥᱤ ᱟᱛᱳ ᱨᱮ ᱥᱟᱱᱛᱟᱲ ᱟᱛᱳ ᱨᱮ ᱱᱤᱭᱟᱹ ᱛᱚᱞ ᱫᱚ ᱵᱟᱝ ᱦᱮᱸ ᱟᱜᱮ ᱢᱟᱱᱟᱣ ᱫᱟ ᱟᱢᱟᱜ ᱤᱭᱟᱹ ᱨᱮ ᱱᱚᱣᱟ ᱥᱟᱝᱜᱟᱴᱷᱮᱢ ᱪᱟᱞᱟᱣ ᱫᱟ ᱱᱤᱭᱟᱹ ᱵᱟᱡᱽᱨᱚᱝ ᱫᱚᱞ ᱥᱟᱝᱜᱟᱴᱷᱮᱢ ᱪᱟᱞᱟᱣ ᱫᱟ ᱦᱮᱸ ᱪᱟᱞᱟᱜ ᱢᱮ ᱵᱟᱹᱧ ᱢᱟᱱᱟᱭᱮᱫ ᱢᱮᱭᱟ ᱞᱮᱠᱤᱱ ᱟᱢᱟᱜ ᱚᱲᱟᱜ ᱨᱮ ᱟᱢᱟᱜ ᱚᱲᱟᱜ ᱞᱟᱦᱟ ᱨᱮ ᱛᱚᱞ ᱢᱮ ᱵᱟᱹᱧ ᱢᱟᱱᱟᱭᱮᱫ ᱢᱮᱭᱟ ᱞᱮᱠᱤᱱ ᱟᱢ ᱱᱚᱣᱟ ᱜᱚᱴᱟ ᱠᱩᱞᱦᱤᱢ ᱛᱚᱞᱟ ᱛᱚ ᱠᱚᱱ ᱥᱟ ᱱᱤᱭᱟᱹ ᱫᱚ ᱟᱢᱟᱜ ᱤᱭᱟᱹ ᱠᱟᱹᱡ ᱫᱚ ᱪᱮᱫ ᱠᱟᱱᱟ ᱦᱮᱸ ᱛᱟᱹᱨᱤᱠᱮ ᱟᱨᱮ ᱤᱧ ᱢᱟ ᱱᱤᱭᱟᱹ ᱧᱮᱞ ᱛᱮ ᱵᱟᱝ ᱫᱤᱢᱟᱜᱽ ᱵᱟᱹᱲᱤᱡ ᱮᱱ ᱛᱤᱧᱟᱹ ᱞᱟᱦᱟᱛᱮ ᱩᱱᱟᱹᱜ ᱵᱟᱠᱚ ᱛᱚᱞᱮᱫ ᱛᱟᱦᱮᱸᱫ ᱟᱵᱚ ᱥᱚᱢᱟᱡᱽ ᱨᱮ ᱟᱵᱚ ᱟᱛᱳ ᱠᱚᱨᱮ ᱱᱤᱛᱚᱜ ᱛᱚᱛᱚᱞ ᱠᱚ ᱮᱦᱚᱵ ᱮᱱᱟ ᱪᱮᱫᱟᱜ ᱱᱩᱠᱩ ᱠᱚ ᱢᱮᱱᱫᱟ ᱱᱩᱠᱩ ᱡᱚᱛᱚ ᱟᱹᱫᱤᱵᱟᱹᱥᱤ ᱦᱤᱱᱫᱩ ᱠᱟᱱᱟ ᱠᱚ ᱚᱱᱟ ᱦᱤᱱᱫᱩ ᱟᱠᱚ ᱵᱮᱱᱟᱣ ᱠᱚ ᱠᱩᱥᱤᱥᱮᱜ ᱠᱟᱱ ᱟᱨ ᱪᱤᱠᱟᱹᱛᱮ ᱦᱤᱱᱫᱩ ᱟᱠᱚ ᱢᱟᱹᱡᱷᱤ ᱯᱟᱨᱟᱱᱤᱠ ᱢᱟᱹᱡᱷᱤ ᱤᱭᱟᱹ ᱢᱟᱹᱡᱷᱤ ᱜᱮ ᱦᱤᱱᱫᱩ ᱫᱷᱚᱨᱚᱢ ᱠᱚ ᱯᱟᱸᱡᱟᱭᱮᱫᱟ ᱱᱟᱭᱠᱮ ᱦᱚᱸᱭ ᱦᱤᱱᱫᱩ ᱫᱷᱚᱨᱚᱢᱮ ᱯᱟᱸᱡᱟᱭᱮᱫᱟ ᱜᱳᱰᱮᱛ ᱦᱚᱸ ᱦᱤᱱᱫᱩ ᱫᱷᱚᱨᱚᱢᱮ ᱯᱟᱸᱡᱟᱭᱮᱫᱟ ᱢᱮᱱ ᱢᱮᱱ ᱦᱚᱲ ᱢᱟ ᱮᱠᱮᱱ ᱦᱤᱱᱫᱩ ᱫᱷᱚᱨᱚᱢ ᱠᱚ ᱯᱟᱸᱡᱟᱭᱮᱫ ᱠᱟᱱ ᱟᱫᱚ ᱟᱛᱳ ᱚᱠᱟᱨᱮ ᱪᱟᱞᱟᱜᱼᱟ ᱪᱮᱫ ᱞᱟᱹᱜᱤᱫ ᱛᱮᱵᱚᱱ ᱟᱹᱫᱤᱵᱟᱹᱥᱤᱢ ᱠᱟᱭᱦᱮᱞᱟᱜ ᱠᱟᱱᱟ ᱪᱮᱫ ᱞᱟᱹᱜᱤᱫ ᱛᱮ ᱥᱚᱨᱦᱟᱭ ᱵᱚᱱ ᱯᱚᱨᱚᱵᱽ ᱵᱚᱱ ᱢᱟᱱᱟᱣᱫᱟ ᱪᱮᱫᱟᱜ ᱮᱢ ᱢᱟᱱᱟᱣ ᱮᱫᱟ ᱥᱚᱨᱦᱟᱭ ᱠᱚ ᱪᱮᱫᱟᱜ ᱵᱟᱦᱟ ᱵᱟᱦᱟᱢ ᱢᱟᱱᱟᱣ ᱵᱟᱦᱟ ᱯᱩᱡᱟᱹᱢ ᱢᱟᱱᱟᱣ ᱮᱫᱟ ᱛᱚᱵᱮ ᱱᱤᱭᱟᱹ ᱠᱚ ᱟᱞᱚᱢ ᱢᱟᱱᱟᱣᱟ ᱟᱢ ᱦᱤᱱᱫᱩ ᱫᱷᱚᱨᱚᱢ ᱜᱮ ᱟᱯᱱᱟᱨ ᱢᱮ ᱡᱚᱛᱚ ᱤᱧ ᱢᱟ ᱫᱤᱢᱟᱜᱽ ᱠᱷᱟᱨᱟᱯᱚᱜ ᱠᱟᱱ ᱛᱤᱧᱟᱹ ᱟᱵᱚ ᱥᱚᱢᱟᱡᱽ ᱧᱮᱞᱛᱮ ᱫᱤᱥᱚᱢ ᱧᱮᱞᱛᱮ ᱞᱮᱠᱤᱱ ᱦᱚᱲ ᱪᱮᱫ ᱠᱚ ᱪᱤᱠᱟᱹᱭᱮᱫᱟ ᱟᱵᱚ ᱥᱚᱢᱟᱡᱽ ᱨᱮᱱ ᱠᱚᱲᱟ ᱠᱩᱲᱤ ᱠᱚᱲᱟ ᱪᱮᱫ ᱠᱚ ᱪᱤᱠᱟᱹᱭᱮᱫᱟ ᱥᱚᱢᱟᱡᱽ ᱨᱮᱱ ᱜᱚᱜᱚᱼᱵᱟᱵᱟ ᱪᱮᱫ ᱠᱚ ᱪᱤᱠᱟᱹᱭᱮᱫᱟ ᱵᱟᱥ ᱦᱟᱺᱰᱤ ᱯᱟᱹᱣᱨᱟᱹ ᱧᱩᱭ ᱢᱮ ᱟᱨ ᱜᱤᱛᱤᱡ ᱠᱚᱜ ᱢᱮ ᱱᱤᱭᱟᱹᱜᱮ ᱡᱟᱦᱟᱸ ᱱᱤᱛᱚᱜ ᱤᱧ ᱟᱭᱤᱧ ᱟᱣᱟᱡᱽ ᱤᱧ ᱩᱴᱷᱟᱹᱣ ᱠᱷᱟᱱ ᱤᱧᱠᱚ ᱤᱧ ᱢᱤᱫ ᱦᱚᱲ ᱠᱚ ᱨᱟᱸᱜᱟᱣ ᱤᱧᱟᱹ ᱟᱢ ᱪᱮᱫᱟᱜ ᱮᱢ ᱨᱚᱲᱫᱟ ᱪᱮᱫᱟᱜ ᱦᱟᱱᱠᱟᱢ ᱨᱚᱲᱫᱟ ᱤᱧ ᱫᱚ ᱡᱩᱜᱽ ᱧᱮᱞ ᱴᱷᱤᱠᱚᱜ ᱠᱟᱱ ᱚᱱᱟ ᱠᱟᱛᱷᱟᱧ ᱨᱚᱲᱫᱟ ᱟᱯᱮ ᱵᱟᱯᱮ ᱵᱩᱡᱷᱟᱹᱣᱟ ᱵᱟᱯᱮ ᱪᱮᱫ ᱠᱟᱱᱟ ᱟᱯᱮᱭᱟᱜ ᱢᱟᱨᱡᱤ ᱠᱟᱱᱟ ᱤᱧ ᱫᱚ ᱱᱤᱭᱟᱹ ᱜᱤᱧ ᱟᱹᱠᱷᱤᱨ ᱤᱧ ᱨᱚᱲᱟ ᱵᱚᱞᱮ ᱵᱷᱟᱜᱽᱣᱟ ᱡᱷᱟᱱᱰᱟ ᱠᱩᱞᱦᱤ ᱨᱮ ᱟᱞᱚ ᱯᱮ ᱛᱚᱞ ᱦᱚᱪᱚᱭᱟ ᱟᱨ ᱛᱚᱞ ᱦᱚᱪᱚᱭ ᱯᱮ ᱚᱠᱟ ᱩᱱᱠᱩᱣᱟᱜ ᱡᱮ ᱪᱟᱞᱟᱜ ᱞᱟᱹᱜᱤᱫ ᱢᱮᱱ ᱰᱟᱦᱟᱨ ᱠᱟᱱᱟ ᱚᱱᱟ ᱠᱚ ᱛᱚᱞ ᱟᱹᱜᱩ ᱠᱟᱛᱮ ᱠᱳᱭ ᱴᱮᱱᱥᱮᱱ ᱵᱟᱹᱱᱩᱜᱼᱟ ᱞᱮᱠᱤᱱ ᱟᱛᱳ ᱚᱲᱟᱜ ᱛᱚᱞ ᱫᱚ ᱵᱚᱞᱮ ᱤᱧ ᱫᱚ ᱠᱟᱛᱮᱭ ᱵᱟᱹᱧ ᱥᱟᱦᱟᱣᱟ ᱱᱤᱛ ᱦᱚᱸ ᱟᱞᱮ ᱟᱛᱳ ᱨᱮᱠᱚ ᱛᱚᱞ ᱠᱟᱜ ᱜᱮᱭᱟ ᱯᱮ ᱧᱮᱞᱮᱜ ᱠᱟᱱ ᱜᱮᱭᱟ ᱵᱷᱤᱰᱭᱳ ᱨᱮ ᱯᱩᱨᱟᱹ ᱟᱛᱳ ᱦᱟᱸᱰᱮ ᱦᱟᱹᱵᱤᱡ ᱢᱮᱱᱟᱜᱼᱟ ᱟᱨ ᱠᱚ ᱟᱛᱳ ᱨᱮ ᱯᱟᱛᱟᱧ ᱞᱟᱜᱟᱣ ᱠᱮᱫᱟ ᱚᱱᱟ ᱟᱛᱳ ᱨᱮᱦᱚᱸ ᱠᱚ ᱛᱚᱞ ᱵᱟᱲᱟᱣ ᱠᱟᱜ ᱜᱮᱭᱟ ᱱᱤᱭᱟᱹ ᱫᱚ ᱪᱮᱫ ᱠᱟᱱᱟ ᱱᱟᱥᱮᱭᱟᱜ ᱱᱤᱛ ᱫᱮᱢᱟᱜᱽ ᱠᱷᱩᱞᱟᱹᱭ ᱛᱟᱯᱮ ᱵᱟᱹᱛᱛᱤ ᱠᱷᱩᱞᱟᱹᱭ ᱛᱟᱯᱮ ᱯᱟᱲᱦᱟ ᱞᱤᱠᱷᱟᱹ ᱦᱮᱱᱟᱜ ᱯᱮᱭᱟ ᱡᱚᱛᱚ ᱜᱮ ᱞᱮᱠᱤᱱ ᱯᱟᱲᱦᱟ ᱞᱤᱠᱷᱟᱹ ᱠᱟᱛᱮ ᱥᱤᱠᱪᱷᱤᱛ ᱜᱮ ᱵᱟᱝ ᱛᱟᱦᱮᱸ ᱯᱟᱲᱦᱟ ᱞᱤᱠᱷᱟᱹ ᱠᱟᱛᱮ ᱪᱮᱫ ᱯᱷᱟᱭᱫᱟ ᱱᱤᱭᱟᱹ ᱥᱮᱫ ᱞᱟᱹᱭᱟᱹᱧ ᱯᱮ ᱵᱚᱭᱦᱟ ᱠᱚ ᱟᱵᱚ ᱜᱟᱹᱭ ᱰᱟᱝᱨᱟ ᱞᱮᱠᱟ ᱫᱚ ᱵᱟᱵᱚᱱ ᱪᱟᱞᱟᱜᱼᱟ ᱱᱤᱛᱚᱜ ᱯᱟᱲᱦᱟᱣ ᱠᱟᱱ ᱠᱷᱟᱡ ᱵᱚᱱ ᱪᱮᱫ ᱵᱟᱵᱟ ᱥᱟᱦᱮᱵᱽ ᱟᱢᱵᱮᱫᱽᱠᱚᱨ ᱪᱮᱫ ᱮ ᱢᱮᱱ ᱠᱟᱫᱟ ᱚᱠᱚᱭ ᱴᱟᱜ ᱤᱭᱟᱹ ᱯᱟᱲᱦᱟᱣ ᱠᱟᱱ ᱥᱮ ᱛᱟᱹᱨᱩᱵᱽ ᱟᱜ ᱛᱟᱹᱨᱩᱵᱽ ᱟᱜ ᱛᱚᱣᱟ ᱞᱮᱠᱟᱱᱟᱜ ᱪᱤᱡᱽ ᱠᱟᱱᱟ ᱱᱤᱭᱟᱹ ᱥᱤᱠᱪᱷᱟ ᱟᱨ ᱚᱱᱟ ᱛᱟᱹᱨᱩᱵ ᱟᱜ ᱛᱚᱣᱟᱢ ᱧᱩ ᱞᱮᱠᱷᱟᱡ ᱚᱱᱠᱟ ᱜᱮᱢ ᱫᱟᱦᱟᱲᱟ ᱚᱱᱠᱟ ᱜᱮᱢ ᱨᱚᱲᱟ ᱯᱟᱲᱦᱟᱣ ᱠᱟᱛᱮ ᱟᱨ ᱱᱚᱰᱮ ᱢᱟᱧ ᱧᱮᱞᱮᱫ ᱠᱚ ᱥᱚᱢᱟᱡᱽ ᱨᱮᱱ ᱠᱚᱲᱟ ᱠᱚᱢᱟ ᱯᱟᱲᱦᱟᱣ ᱢᱟᱠᱚ ᱯᱟᱲᱦᱟᱣ ᱠᱟᱱ ᱨᱚᱲ ᱦᱚᱸᱠᱚ ᱨᱚᱲ ᱫᱟᱲᱮᱭᱟᱜ ᱠᱟᱱ ᱪᱮᱫ ᱦᱚᱸᱠᱚ ᱪᱤᱠᱟᱹ ᱫᱟᱲᱮᱭᱟᱜ ᱠᱟᱱ ᱛᱚ ᱟᱢ ᱯᱟᱲᱦᱟᱣ ᱠᱟᱛᱮ ᱪᱮᱫ ᱯᱷᱟᱭᱫᱟ ᱛᱟᱹᱨᱩᱵ ᱟᱜ ᱛᱚᱣᱟ ᱫᱚ ᱵᱟᱢ ᱧᱩ ᱞᱮᱫᱟ ᱟᱢ ᱫᱚ ᱟᱢ ᱫᱚ ᱯᱟᱲᱦᱟᱣ ᱫᱚ ᱵᱟᱢ ᱯᱟᱲᱦᱟᱣ ᱠᱟᱱᱟ ᱛᱚ ᱯᱟᱲᱦᱟᱣ ᱞᱮᱠᱷᱟᱹᱣ ᱠᱟᱱ ᱠᱷᱟᱡ ᱫᱚ ᱱᱟᱥᱮ ᱥᱤᱠᱥᱤᱛ ᱵᱮᱱᱟᱜ ᱢᱮ ᱯᱟᱲᱦᱟᱣ ᱞᱮᱠᱟ ᱯᱟᱲᱦᱟᱣ ᱠᱟᱛᱮ ᱦᱚᱸ ᱠᱳᱭ ᱯᱷᱟᱭᱫᱟ ᱵᱟᱹᱱᱩᱜᱼᱟ ᱥᱤᱠᱥᱤᱛ ᱵᱮᱱᱟᱣ ᱠᱟᱛᱮ ᱯᱷᱟᱭᱫᱟ ᱢᱮᱱᱟᱜᱼᱟ ᱱᱤᱭᱟᱹ ᱜᱮ ᱤᱧ ᱨᱚᱲᱟ ᱟᱭᱢᱟ ᱟᱹᱰᱤ ᱠᱟᱛᱷᱟ ᱢᱮᱱᱟᱜᱼᱟ ᱞᱮᱠᱤᱱ ᱟᱯᱮ ᱥᱚᱢᱚᱡᱽᱫᱟᱨ ᱜᱮᱭᱟ ᱯᱮ ᱱᱟᱥᱮᱭᱟᱜ ᱦᱩᱥᱤᱭᱟᱹᱨᱚᱜ ᱛᱟᱵᱚᱱ ᱯᱮ ᱱᱟᱥᱮᱭᱟᱜ ᱵᱩᱫᱽᱫᱷᱤ ᱫᱟᱹᱣᱲᱟᱹᱣ ᱛᱟᱵᱚᱱ ᱯᱮ ᱟᱹᱰᱤ ᱟᱹᱫᱤ ᱟᱹᱫᱤᱵᱟᱹᱥᱤ ᱵᱚᱱ ᱛᱟᱭᱱᱚᱢ ᱪᱟᱞᱟᱜ ᱠᱟᱱᱟ ᱟᱵᱚᱣᱟᱜ ᱦᱟᱥᱟ ᱵᱷᱟᱥᱟ ᱛᱮ ᱨᱚᱲ ᱞᱟᱸᱫᱟ ᱛᱮ ᱤᱡᱡᱚᱛ ᱟᱵᱟᱫᱤ ᱡᱚᱛᱚ ᱛᱮ ᱱᱤᱛᱚᱜ ᱠᱷᱮᱛ ᱠᱚᱵᱚᱱ ᱨᱮᱡ ᱦᱚᱪᱚᱜ ᱠᱟᱱᱟ ᱟᱪᱪᱷᱟ ᱱᱩᱭ ᱟᱪᱪᱷᱟ ᱵᱷᱟᱜᱽᱣᱟ ᱡᱷᱟᱱᱰᱟ ᱡᱮ ᱱᱤᱛᱚᱜ ᱵᱷᱟᱜᱽᱣᱟ ᱱᱩᱭ ᱵᱟᱡᱽᱨᱚᱝ ᱫᱚᱞ ᱡᱮ ᱟᱢᱮ ᱠᱷᱮᱛᱮ ᱨᱮᱡ ᱮᱫ ᱢᱮᱭᱟ ᱩᱱᱠᱩ ᱠᱚ ᱨᱮᱡ ᱮᱫ ᱢᱮᱠᱚ ᱩᱱᱤ ᱜᱚᱲᱚ ᱟᱢ ᱠᱟᱱ ᱜᱮᱭᱟ ᱩᱱᱤ ᱦᱤᱱᱫᱩᱭ ᱜᱚᱲᱚ ᱟᱢ ᱠᱟᱱ ᱜᱮᱭᱟ ᱪᱮᱫᱟᱜ ᱠᱚ ᱨᱮᱡ ᱦᱚᱪᱚᱜ ᱠᱟᱱᱟ ᱱᱩᱠᱩ ᱠᱷᱮᱛ ᱵᱟᱨᱮ ᱛᱮ ᱩᱱᱟᱹᱜ ᱵᱤᱦᱟᱨ ᱵᱟᱝᱜᱟᱞ ᱟᱥᱟᱢ ᱩᱲᱤᱥᱥᱟ ᱯᱩᱨᱟᱹ ᱦᱚᱲ ᱠᱚ ᱨᱮᱡ ᱦᱚᱪᱚᱜ ᱠᱟᱱᱟ ᱟᱹᱫᱤᱵᱟᱹᱥᱤ ᱠᱚ ᱨᱮᱡ ᱦᱚᱪᱚᱜ ᱠᱟᱱᱟ ᱠᱷᱮᱛ ᱩᱱᱤ ᱵᱟᱡᱨᱟᱝ ᱫᱟᱨ ᱨᱮ ᱦᱚᱲᱮ ᱜᱚᱲᱚᱣᱟᱢ ᱜᱮᱭᱟ ᱵᱟᱭ ᱜᱚᱲᱚᱣᱟᱢᱟ ᱩᱱᱤ ᱢᱟ ᱮᱨᱮᱭ ᱮᱢᱮ ᱠᱷᱩᱫ ᱟᱢ ᱢᱟ ᱡᱚᱢᱤᱱ ᱢᱟ ᱠᱷᱮᱛ ᱢᱟ ᱮᱨᱮᱭ ᱮᱢᱮ ᱪᱮᱫ ᱜᱚᱲᱚᱣᱟᱢᱟ ᱩᱱᱤ ᱫᱚ ᱟᱨ ᱩᱱᱤ ᱜᱮ ᱩᱱᱠᱩ ᱯᱮ ᱥᱚᱯᱳᱨᱴ ᱟᱠᱚ ᱠᱟᱱᱟ ᱢᱟ ᱧᱮᱞ ᱢᱮ ᱱᱤᱛᱚᱜ ᱤᱱᱟᱹ ᱠᱟᱹᱴᱷᱤᱭᱟᱹᱲ ᱡᱮᱞᱟᱹ ᱨᱮ ᱪᱮᱛᱱᱟ ᱵᱤ ᱟᱵᱚ ᱦᱚᱲ ᱦᱚᱲ ᱦᱚᱯᱚᱱ ᱠᱚ ᱨᱮᱡ ᱦᱚᱪᱚ ᱠᱟᱱᱟ ᱱᱤᱭᱟᱹ ᱡᱟᱭᱜᱟ ᱡᱚᱢᱤ ᱱᱤᱛ ᱫᱷᱟᱹᱵᱤᱡ ᱵᱟᱡᱨᱚᱝ ᱫᱚᱞ ᱦᱚᱲ ᱠᱚ ᱞᱟᱦᱟᱣ ᱠᱟᱱ ᱜᱮᱭᱟ ᱵᱟᱠᱚ ᱞᱟᱦᱟᱣ ᱠᱟᱱᱟ ᱞᱟᱦᱟᱣ ᱠᱟᱱᱟ ᱵᱚᱱ ᱟᱵᱚ ᱦᱚᱲ ᱜᱮ ᱟᱹᱫᱤᱵᱟᱹᱥᱤ ᱜᱮ ᱵᱟᱡᱨᱚᱝ ᱫᱚᱞ ᱱᱤᱛ ᱫᱷᱟᱹᱵᱤᱡ ᱵᱟᱠᱚ ᱞᱟᱦᱟᱣ ᱠᱟᱱᱟ ᱟᱵᱚ ᱤᱭᱟᱹ ᱨᱮ ᱟᱵᱚ ᱞᱟᱹᱜᱤᱫ ᱛᱮ ᱟᱨ ᱩᱱᱠᱩ ᱜᱮᱢ ᱥᱟᱯᱳᱨᱴ ᱮᱭᱟ ᱩᱱᱠᱩ ᱜᱮᱢ ᱵᱟᱹᱲᱦᱤᱢ ᱢᱮᱛᱟᱭᱟ ᱫᱚ ᱪᱮᱫ ᱞᱮᱠᱟᱱ ᱦᱚᱲ ᱠᱟᱱᱟᱢ ᱟᱢ ᱫᱚ ᱵᱚᱞᱮ ᱟᱢᱟᱜ ᱚᱛ ᱜᱮ ᱟᱢᱟᱜ ᱚᱛ ᱜᱮ ᱨᱮᱡ ᱮᱫ ᱢᱮᱭᱟ ᱟᱨ ᱩᱱᱤ ᱜᱮ ᱟᱢ ᱥᱟᱯᱳᱨᱴ ᱟᱭ ᱠᱟᱱᱟ ᱛᱚ ᱟᱯᱮ ᱞᱮᱠᱟᱱ ᱞᱮᱞᱦᱟ ᱫᱚ ᱚᱠᱚᱭ ᱠᱟᱱᱟ ᱠᱚ

ᱱᱤᱭᱟᱹ ᱩᱱᱟᱹᱜ ᱵᱟᱹᱲᱦᱤᱭᱟᱹ ᱠᱟᱛᱷᱟ ᱵᱟᱵᱟ ᱥᱟᱦᱮᱵᱽ ᱟᱢᱵᱮᱰᱠᱚᱨ ᱮ ᱨᱚᱲ ᱠᱟᱫᱟ ᱞᱮᱠᱤᱱ ᱟᱯᱮ ᱥᱟᱢᱟᱡᱽ ᱨᱮᱱ ᱦᱚᱲ ᱚᱠᱚᱭ ᱛᱤ ᱨᱮᱯᱮ ᱵᱩᱡᱷᱟᱹᱣᱟ ᱯᱟᱲᱦᱟᱣ ᱞᱮᱠᱷᱟ ᱠᱟᱛᱮ ᱚᱦᱤ ᱞᱮᱞᱦᱟ ᱜᱮ ᱩᱱᱟᱹᱜ ᱜᱤᱧ ᱨᱚᱲᱟ ᱩᱱᱟᱹᱜ ᱜᱤᱧ ᱨᱚᱲ ᱠᱷᱟᱡ ᱫᱚ ᱟᱭᱢᱟ ᱟᱹᱰᱤ ᱠᱟᱛᱷᱟᱧ ᱨᱚᱲ ᱤᱫᱤᱭᱟ ᱟᱭᱢᱟ ᱟᱹᱰᱤ ᱠᱟᱛᱷᱟᱧ ᱨᱚᱲ ᱤᱫᱤᱭᱟ ᱞᱮᱠᱤᱱ ᱤᱧᱟᱹᱜ ᱠᱟᱛᱷᱟ ᱢᱤᱫᱴᱮᱡ ᱠᱟᱛᱷᱟ ᱵᱟᱯᱮ ᱵᱩᱡᱷᱟᱹᱣᱟ ᱟᱜᱟᱨ ᱵᱩᱡᱷᱟᱹᱣ ᱞᱮᱠᱷᱟᱡ ᱵᱟ ᱱᱤᱭᱟᱹ ᱫᱤᱢᱟᱜᱽ ᱨᱮ ᱵᱩᱫᱽᱫᱷᱤ ᱛᱟᱦᱮᱱ ᱛᱟᱯᱮ ᱠᱷᱟᱡ ᱥᱤᱫᱷᱟᱹ ᱰᱟᱭᱨᱮᱠᱴ ᱤᱧ ᱢᱮᱱᱫᱟ ᱛᱚ ᱱᱤᱭᱟᱹ ᱠᱚ ᱠᱟᱛᱷᱟ ᱯᱮ ᱧᱮᱞ ᱴᱷᱤᱠ ᱠᱮᱭᱟ ᱪᱮᱫ ᱵᱟᱝ ᱤᱧ ᱢᱮᱱ ᱟᱨ ᱡᱤᱛᱱᱟ ᱵᱷᱤ ᱤᱧ ᱨᱮᱱ ᱯᱷᱚᱞᱳᱣᱟᱨ ᱦᱮᱱᱟᱜ ᱯᱮᱭᱟ ᱱᱤᱭᱟᱹ ᱤᱭᱟᱹ ᱧᱮᱞ ᱤᱭᱟᱹ ᱠᱚ ᱱᱤᱭᱟᱹ ᱵᱷᱤᱰᱤᱭᱳ ᱥᱮᱭᱟᱨ ᱯᱮ ᱵᱟᱥᱮᱡ ᱠᱩᱪ ᱦᱚᱲᱟᱜ ᱫᱤᱢᱟᱜᱽ ᱨᱮ ᱱᱟᱥᱮᱭᱟᱜ ᱚᱱᱟ ᱵᱩᱥᱟᱹ ᱠᱷᱟᱡ ᱢᱚᱡᱽ ᱛᱮ ᱦᱟᱛᱟᱝ ᱯᱮᱨᱮᱡᱚᱜ ᱛᱟᱠᱚ ᱢᱟ ᱛᱚᱵᱮ ᱥᱟᱱᱟᱢ ᱠᱚ ᱡᱚᱦᱟᱨ ᱜᱮ ᱡᱟᱦᱟᱱᱟᱜ ᱤᱧ ᱨᱚᱲ ᱵᱟᱹᱲᱤᱡ ᱠᱮᱫ ᱠᱷᱟᱡ ᱫᱚ ᱤᱠᱟᱹᱧ ᱠᱷᱚᱡᱚᱜᱼᱟ ᱵᱟᱠᱷᱟᱡ ᱠᱟᱴᱟᱡ ᱛᱮ ᱮᱜᱮᱨᱤᱧ ᱯᱮ ᱟᱯᱮᱭᱟᱜ ᱢᱟᱨᱡᱤ ᱠᱟᱱᱟ ᱢᱟ ᱛᱚᱵᱮ ᱡᱚᱦᱟᱨ ᱜᱮ ᱥᱟᱱᱟᱢ ᱠᱚ